ᱜᱟᱛᱮ ᱠᱚ ᱢᱤᱫᱴᱮᱱ ᱛᱮᱦᱮᱧ ᱫᱚ ᱢᱤᱫᱴᱮᱱ ᱥᱟᱹᱨᱤ ᱠᱟᱛᱷᱟᱧ ᱞᱟᱹᱭ ᱟᱯᱮ ᱠᱟᱱᱟ ᱵᱩᱡᱽ ᱠᱮᱫᱟ ᱯᱮ ᱜᱟᱛᱮ ᱠᱚ ᱢᱟᱱᱮ ᱠᱚᱲᱟ ᱜᱤᱫᱽᱨᱟᱹ ᱞᱮᱠᱟ ᱞᱚᱵᱷᱤ ᱡᱟᱹᱛ ᱵᱟᱹᱱᱩᱜ ᱠᱚᱣᱟ ᱢᱟᱱᱮ ᱡᱟᱹᱛᱤ ᱵᱟᱹᱱᱩᱜ ᱠᱚᱣᱟ ᱪᱮᱫᱠᱟ ᱞᱚᱵᱷᱤ ᱵᱩᱡᱽ ᱠᱮᱫᱟ ᱯᱮ ᱜᱟᱛᱮ ᱠᱚ ᱢᱟᱱᱮ ᱡᱟᱦᱟᱸᱭ ᱜᱮ ᱡᱩᱫᱤ ᱥᱟᱵ ᱯᱮ ᱢᱤᱫᱴᱮᱱ ᱠᱩᱲᱤ ᱜᱤᱫᱽᱨᱟᱹ ᱵᱷᱟᱞᱮ ᱧᱚᱜ ᱧᱮᱞᱮᱭᱟᱭ ᱥᱮ ᱯᱷᱮᱥᱵᱩᱠ ᱛᱮ ᱦᱳᱠ ᱤᱱᱥᱴᱟ ᱛᱮ ᱦᱳᱠ ᱵᱩᱡᱽ ᱠᱮᱫᱟ ᱯᱮ ᱯᱷᱮᱥᱵᱩᱠ ᱛᱮᱜᱮ ᱥᱟᱵ ᱯᱮ ᱢᱚᱱᱮ ᱠᱟᱜ ᱯᱮ ᱢᱟᱱᱮ ᱟᱫᱚ ᱢᱟᱱᱮ ᱪᱤᱞᱤ ᱠᱟᱱᱟᱭ ᱪᱤᱞᱤ ᱵᱟᱭ ᱦᱩᱭᱩᱜᱼᱟ ᱢᱮᱥᱮᱡᱮ ᱫᱷᱩᱨᱟᱹᱭᱱᱟ ᱦᱟᱭ ᱦᱮᱞᱳ ᱢᱟᱱᱮ ᱵᱚᱦᱩ ᱠᱤᱪᱷᱩ ᱵᱩᱡᱽ ᱠᱮᱫᱟ ᱯᱮ ᱟᱡᱮ ᱵᱟᱡᱮ ᱜᱮ ᱵᱩᱡᱽ ᱠᱮᱫᱟ ᱯᱮ ᱜᱟᱛᱮ ᱠᱚ ᱠᱳᱱᱳ ᱠᱳᱱᱳ ᱥᱤᱢᱟᱹᱱᱟ ᱵᱟᱹᱱᱩᱜᱼᱟ ᱢᱟᱱᱮ ᱠᱩᱲᱤ ᱜᱤᱫᱽᱨᱟᱹ ᱧᱮᱞ ᱞᱮᱠᱷᱟᱱ ᱜᱮ ᱢᱟᱱᱮ ᱞᱳᱵᱷ ᱫᱷᱚᱨᱟᱣᱟᱭᱟ ᱟᱫᱚ ᱡᱟᱦᱟᱸ ᱞᱮᱠᱟᱱ ᱜᱮ ᱦᱮᱡ ᱡᱩᱫᱤ ᱪᱷᱚᱵᱤ ᱠᱩᱲᱤ ᱜᱤᱫᱽᱨᱟᱹ ᱵᱟᱭ ᱮᱢ ᱨᱮᱦᱚᱸ ᱛᱚᱵᱩ ᱨᱮᱦᱚᱸ ᱡᱩᱫᱤ ᱠᱩᱲᱤ ᱜᱤᱫᱽᱨᱟᱹ ᱧᱩᱛᱩᱢ ᱠᱟᱱᱟ ᱛᱚᱵᱩ ᱨᱮᱦᱚᱸ ᱢᱟᱱᱮ ᱪᱤᱴᱤᱝ ᱮ ᱫᱩᱲᱩᱵᱼᱟ ᱵᱩᱡᱽ ᱠᱮᱫᱟ ᱯᱮ ᱢᱤᱫᱴᱟᱝ ᱠᱟᱛᱷᱟ ᱜᱤᱧ ᱞᱟᱹᱭᱟᱯᱮ ᱠᱟᱱᱟ ᱵᱩᱡᱽ ᱠᱮᱫᱟ ᱯᱮ ᱵᱟᱥᱛᱚᱵ ᱨᱮᱱᱟᱜ ᱠᱟᱱ ᱜᱮᱭᱟ ᱵᱟᱥᱛᱚᱵ ᱢᱟᱱᱮ ᱡᱟᱦᱟᱸ ᱧᱮᱞ ᱠᱟᱫᱟ ᱱᱤᱡᱮᱨ ᱢᱮᱫ ᱛᱮ ᱵᱩᱡᱽ ᱠᱮᱫᱟ ᱯᱮ ᱢᱤᱫᱴᱮᱱ ᱢᱟᱱᱮ ᱤᱧᱨᱮᱱ ᱜᱟᱛᱮ ᱜᱮ ᱟᱨᱠᱤ ᱵᱩᱡᱽ ᱠᱮᱫᱟ ᱯᱮ ᱜᱟᱛᱮ ᱠᱚ ᱢᱟᱱᱮ ᱟᱡ ᱵᱩᱱ ᱢᱟᱱᱮ ᱱᱟᱣᱟ ᱯᱷᱳᱱ ᱮ ᱠᱤᱨᱤᱧ ᱠᱮᱫᱟ ᱟᱡ ᱫᱟᱫᱟ ᱫᱚ ᱢᱟᱱᱮ ᱯᱷᱳᱱ ᱫᱚᱭ ᱠᱤᱨᱤᱧ ᱠᱮᱫᱟ ᱢᱟᱱᱮ ᱟᱨ ᱠᱚᱲᱟ ᱜᱤᱫᱽᱨᱟᱹ ᱫᱚᱯᱮ ᱵᱟᱲᱟᱭ ᱜᱮᱭᱟ ᱪᱮᱫᱠᱟ ᱦᱤᱨᱳ ᱠᱚᱲᱟ ᱢᱟᱛᱟᱞ ᱠᱚᱲᱟ ᱢᱮᱱᱛᱮ ᱯᱷᱮᱥᱵᱩᱠ ᱨᱮ ᱢᱟᱱᱮ ᱟᱭᱰᱤ ᱨᱮ ᱧᱩᱛᱩᱢ ᱠᱚ ᱫᱚᱦᱚᱭᱟ ᱵᱩᱡᱽ ᱠᱮᱫᱟ ᱯᱮ ᱟᱨ ᱫᱤᱭᱮ ᱯᱚᱨ ᱠᱩᱲᱤ ᱜᱤᱫᱽᱨᱟᱹ ᱦᱚᱸᱯᱮ ᱵᱟᱲᱟᱭ ᱜᱮᱭᱟ ᱪᱮᱫᱠᱟ ᱠᱚ ᱫᱚᱦᱚᱭᱟ ᱱᱤᱭᱟᱹ ᱡᱩᱜᱽ ᱨᱮ ᱵᱩᱡᱽ ᱠᱮᱫᱟ ᱯᱮ ᱠᱩᱲᱤ ᱜᱤᱫᱽᱨᱟᱹ ᱦᱚᱸ ᱢᱟᱱᱮ ᱢᱟᱹᱱᱰᱤ ᱠᱟᱱᱟᱭ ᱥᱮ ᱟᱫᱚᱭ ᱫᱚᱦᱚ ᱠᱟᱫᱟ ᱤᱭᱟᱹ ᱢᱟᱹᱱᱰᱤ ᱠᱩᱭᱤᱱ ᱢᱮᱱᱛᱮ ᱧᱩᱛᱩᱢᱮ ᱫᱚᱦᱚ ᱠᱟᱫᱟ ᱵᱩᱡᱽ ᱠᱮᱫᱟ ᱯᱮ ᱟᱨ ᱪᱷᱚᱵᱤ ᱫᱚ ᱵᱟᱭ ᱮᱢ ᱠᱟᱫᱟ ᱫᱤᱭᱮ ᱯᱚᱨ ᱩᱱᱤ ᱠᱚᱲᱟ ᱜᱤᱫᱽᱨᱟᱹ ᱫᱚ ᱪᱮᱫ ᱪᱤᱠᱟᱹ ᱠᱟᱫᱟᱭ ᱞᱟᱹᱭᱫᱟᱭ ᱛᱚ ᱵᱮᱥ ᱟᱹᱰᱤ ᱪᱮᱦᱨᱟ ᱛᱚ ᱢᱟᱹᱱᱰᱤ ᱠᱩᱭᱤᱱ ᱛᱟᱦᱞᱮ ᱟᱠᱚ ᱦᱚᱸ ᱢᱟᱹᱱᱰᱤ ᱠᱟᱱᱟ ᱠᱚ ᱢᱟᱱᱮ ᱟᱹᱰᱤ ᱪᱮᱦᱨᱟ ᱛᱚ ᱫᱤᱯᱚᱨ ᱩᱱᱤ ᱟᱡ ᱵᱚᱱ ᱥᱟᱛᱮ ᱪᱮᱫ ᱠᱤᱱ ᱢᱟᱱᱮ ᱯᱷᱮᱥᱵᱩᱠ ᱛᱮ ᱢᱟᱱᱮ ᱦᱟᱭ ᱦᱮᱞᱳ ᱢᱟᱱᱮ ᱚᱱᱠᱟ ᱚᱱᱠᱟᱛᱮ ᱟᱨ ᱠᱩᱲᱤ ᱜᱤᱫᱽᱨᱟᱹ ᱦᱚᱸ ᱨᱤᱯᱞᱟᱭ ᱮᱢᱟᱭ ᱠᱟᱱᱟᱭ ᱫᱤᱭᱮ ᱯᱚᱨ ᱚᱱᱠᱟ ᱚᱱᱠᱟᱛᱮ ᱵᱮᱥ ᱜᱚᱞᱯᱷᱚ ᱪᱟᱞᱟᱜ ᱠᱟᱱ ᱛᱟᱹᱠᱤᱱᱟ ᱵᱩᱡᱽ ᱠᱮᱫᱟ ᱯᱮ ᱫᱤᱭᱮ ᱯᱚᱨ ᱟᱫᱚ ᱢᱤᱫ ᱫᱤᱱᱮ ᱢᱮᱛᱟᱭ ᱠᱟᱱᱟᱭ ᱡᱮ ᱤᱭᱟᱹ ᱛᱟᱦᱞᱮ ᱟᱢᱟᱜ ᱪᱷᱚᱵᱤ ᱠᱚ ᱮᱢᱟᱹᱧ ᱢᱮᱥᱮ ᱤᱧ ᱧᱮᱞ ᱢᱤᱭᱟᱹᱧ ᱪᱮᱫ ᱠᱟᱱᱟᱢ ᱟᱨ ᱠᱩᱲᱤ ᱜᱤᱫᱽᱨᱟᱹ ᱦᱚᱸᱭ ᱞᱟᱹᱭᱫᱟ ᱟᱨ ᱠᱚᱲᱟ ᱜᱤᱫᱽᱨᱟᱹ ᱦᱚᱸᱭ ᱞᱟᱹᱭᱫᱟ ᱠᱤᱱᱛᱩ ᱱᱤᱡᱮ ᱵᱚᱭᱦᱟ ᱠᱟᱱᱟ ᱠᱤᱱ ᱵᱩᱡᱽ ᱠᱮᱫᱟ ᱯᱮ ᱜᱟᱛᱮ ᱠᱚ ᱫᱤᱭᱮ ᱯᱚᱨ ᱟᱫᱚ ᱠᱩᱲᱤ ᱜᱤᱫᱽᱨᱟᱹᱭ ᱞᱟᱹᱭᱫᱟ ᱟᱢ ᱯᱟᱥ ᱪᱷᱚᱵᱤ ᱠᱩᱞ ᱢᱮ ᱵᱩᱡᱽ ᱠᱮᱫᱟ ᱯᱮ ᱟᱨ ᱠᱚᱲᱟ ᱜᱤᱫᱽᱨᱟᱹ ᱞᱟᱹᱭᱫᱟ ᱦᱮᱸ ᱟᱢ ᱯᱟᱥ ᱠᱩᱞ ᱢᱮ ᱮᱨᱯᱚᱨ ᱚᱱᱠᱟ ᱠᱟᱛᱮ ᱠᱚᱲᱟ ᱜᱤᱫᱽᱨᱟᱹ ᱪᱷᱚᱵᱤ ᱠᱩᱞ ᱠᱮᱫᱟᱭ ᱟᱨ ᱡᱚᱠᱷᱚᱱᱮ ᱧᱮᱞᱮ ᱠᱟᱱᱟ ᱤᱧ ᱫᱟᱫᱟ ᱟᱫᱚ ᱪᱮᱫ ᱮ ᱞᱟᱹᱭᱟ ᱩᱱᱤ ᱠᱩᱲᱤ ᱜᱤᱫᱽᱨᱟᱹ ᱵᱩᱡᱽ ᱠᱮᱫᱟ ᱯᱮ ᱚᱱᱟ ᱢᱳᱵᱟᱭᱤᱞ ᱥᱩᱫᱷᱟᱹ ᱵᱩᱡᱽ ᱠᱮᱫᱟ ᱯᱮ ᱚᱱᱟ ᱯᱷᱮᱥᱵᱩᱠ ᱥᱩᱫᱷᱟᱹ ᱰᱤᱞᱤᱴ ᱩᱛᱟᱹᱨ ᱠᱮᱫᱟ ᱚᱱᱟ ᱯᱷᱮᱥᱵᱩᱠ ᱥᱩᱫᱷᱟᱹ ᱟᱨ ᱠᱚᱲᱟ ᱜᱤᱫᱽᱨᱟᱹ ᱡᱚᱠᱷᱚᱱᱮ ᱵᱩᱡᱽ ᱫᱟᱲᱮᱭᱟᱫᱟ ᱤᱧ ᱵᱩᱱ ᱠᱟᱱᱟᱭ ᱛᱚᱠᱷᱚᱱ ᱩᱱᱤ ᱦᱚᱸ ᱪᱮᱫ ᱪᱤᱠᱟᱹᱭᱟ ᱢᱟᱥᱮ ᱞᱟᱹᱭ ᱯᱮ ᱮᱢᱚᱱ ᱚᱵᱚᱥᱛᱟ ᱛᱟᱭ ᱛᱟᱨ ᱡᱚᱱᱤᱧ ᱞᱟᱹᱭᱟ ᱜᱟᱛᱮ ᱠᱚ ᱢᱟᱱᱮ ᱡᱟᱦᱟᱸ ᱢᱟᱱᱛᱟ ᱠᱩᱲᱤ ᱜᱤᱫᱽᱨᱟᱹ ᱥᱟᱛᱮ ᱫᱚ ᱟᱞᱚᱯᱮ ᱪᱮᱴᱤᱝᱟ ᱵᱩᱡᱽ ᱠᱮᱫᱟ ᱯᱮ ᱧᱮᱞ ᱠᱚᱯᱮ ᱚᱠᱚᱭ ᱠᱟᱱᱟᱭ ᱚᱠᱚᱭ ᱵᱟᱝ ᱡᱟᱦᱟᱱᱤᱡ ᱢᱟᱱᱮ ᱧᱮᱞ ᱞᱮᱠᱷᱟᱱ ᱜᱮ ᱢᱟᱱᱮ